ᱛᱚ ᱤᱧ ᱜᱮ ᱠᱩᱥᱟ ᱥᱚᱨᱮᱱ ᱟᱨ ᱥᱟᱱᱟᱢ ᱠᱚ ᱥᱟᱫᱚᱢ ᱫᱟᱨᱟᱢᱮᱫ ᱠᱟᱹᱡ ᱛᱮᱦᱮᱧᱟᱜ ᱵᱷᱤᱰᱤᱭᱳ ᱨᱮ ᱟᱨ ᱛᱮᱦᱮᱧ ᱡᱟᱦᱟᱸ ᱯᱨᱳᱜᱨᱟᱢ ᱦᱩᱭᱩᱜ ᱠᱟᱱᱟ ᱚᱱᱟ ᱫᱚ ᱥᱟᱦᱤᱛᱚ ᱮᱠᱟᱰᱮᱢᱤᱭᱟᱜ ᱠᱟᱱᱟ ᱟᱨ ᱱᱚᱣᱟ ᱨᱮ ᱡᱟᱦᱮᱨ ᱛᱷᱟᱱ ᱠᱚᱢᱤᱴᱤ ᱦᱚᱸ ᱥᱮᱞᱮᱫ ᱢᱮᱱᱟᱜ ᱟᱠᱟᱫ ᱞᱮᱭᱟ ᱛᱚ ᱯᱨᱳᱜᱨᱟᱢ ᱠᱚ ᱪᱮᱫ ᱞᱮᱠᱟ ᱦᱩᱭᱩᱜ ᱠᱟᱱᱟ ᱠᱟᱹᱡ ᱠᱟᱹᱡ ᱤᱧ ᱫᱮᱠᱷᱟᱣ ᱟᱯᱮᱭᱟ ᱡᱟᱦᱟᱸ ᱫᱚ ᱵᱩᱠ ᱥᱴᱳᱨ ᱠᱚ ᱞᱟᱜᱟᱣ ᱟᱠᱟᱫ ᱟᱨ ᱧᱮᱞ ᱟᱵᱚᱱ ᱟᱨ ᱡᱟᱦᱟᱸ ᱫᱚ ᱥᱟᱦᱤᱛᱚ ᱮᱠᱟᱰᱮᱢᱤᱭᱟᱜ ᱠᱟᱱᱟ ᱯᱨᱳᱜᱨᱟᱢ ᱦᱩᱭᱩᱜ ᱠᱟᱱᱟ

ᱥᱟᱱᱟᱢ ᱞᱮᱠᱟᱱ ᱥᱟᱶᱦᱮᱫ ᱢᱮᱥᱟ ᱠᱟᱛᱮ ᱱᱩᱠᱤᱱ ᱵᱟᱜᱮ ᱢᱚᱬ ᱜᱚᱴᱟᱝ ᱜᱟᱱ ᱯᱩᱛᱷᱤ ᱟᱵᱚ ᱠᱚ ᱥᱟᱢᱟᱝ ᱨᱮᱠᱤᱱ ᱠᱟᱯᱯᱟ ᱠᱟᱛᱮ ᱠᱤᱱ ᱥᱚᱫᱚᱨ ᱦᱚᱴᱚ ᱟᱠᱟᱫᱼᱟ ᱚᱱᱟ ᱢᱟᱹᱫᱽ ᱨᱮ ᱧᱩᱛᱩᱢᱟᱱ ᱟᱨ ᱥᱟᱨᱦᱟᱣ ᱪᱟᱞ ᱨᱮ ᱢᱟᱹᱡᱷᱤ ᱛᱟᱞᱟ ᱴᱩᱰᱩ ᱛᱤᱠᱤᱱ ᱩᱥᱩᱞ ᱟᱥᱚᱱ ᱨᱮ ᱡᱟᱦᱟᱸ ᱜᱮ ᱫᱩᱲᱩᱵ ᱟᱠᱟᱱᱟ ᱚᱱᱟᱛᱮ ᱟᱨ ᱥᱟᱢᱟᱝ ᱨᱮ

ᱠᱟᱹᱢᱤ ᱠᱚᱨᱮ ᱜᱷᱟᱹᱲ ᱢᱤᱱᱟᱹᱧ ᱛᱮ ᱵᱟᱹᱧ ᱩᱪᱷᱟᱹᱱ ᱫᱟᱲᱮ ᱟᱠᱟᱣᱫᱟ ᱚᱱᱟ ᱞᱟᱹᱜᱤᱫ ᱫᱩᱠ ᱤᱧ ᱥᱚᱫᱚᱨᱮᱜᱼᱟ ᱚᱱᱠᱟ ᱫᱚ ᱩᱭᱦᱟᱹᱨ ᱢᱮᱱᱟᱜ ᱜᱮᱭᱟ ᱟᱹᱰᱤ ᱜᱟᱱ ᱚᱞ ᱚᱱᱚᱞ ᱯᱚᱛᱚᱵ ᱠᱚ ᱪᱷᱟᱯᱟ ᱥᱚᱫᱚᱨ ᱞᱟᱹᱜᱤᱫ ᱢᱮᱱᱠᱷᱟᱱ ᱵᱟᱭ ᱜᱟᱱ ᱜᱚᱫᱚᱜ ᱠᱟᱱ ᱜᱮᱭᱟ ᱟᱨ ᱱᱚᱜᱼᱚᱭ ᱵᱚᱱ ᱧᱮᱞᱮᱫ ᱠᱚ ᱜᱮᱭᱟ ᱵᱟᱹᱭ ᱵᱟᱹᱭ ᱛᱮ ᱱᱤᱛᱚᱜ ᱫᱚ ᱱᱚᱣᱟ ᱥᱟᱶᱦᱮᱫ ᱜᱟᱫᱮᱞ ᱨᱮ ᱟᱵᱚ ᱨᱮᱱ ᱛᱤᱨᱞᱟᱹ ᱠᱚᱠᱚ ᱢᱚᱦᱰᱟ ᱟᱠᱟᱱᱟ ᱞᱮᱛᱟᱲ ᱜᱮᱠᱚ ᱪᱷᱩᱴᱟᱹᱣ ᱟᱠᱟᱱᱟ ᱚᱱᱠᱟ ᱜᱮ ᱦᱤᱡᱩᱜ ᱢᱟᱵᱚᱱ ᱟᱨᱦᱚᱸ ᱡᱳᱜᱚ ᱚᱠᱟ ᱡᱚᱦᱚᱜ ᱫᱚ ᱟᱢ ᱞᱟᱹᱜᱤᱫ ᱦᱚᱸ ᱡᱤᱭᱚᱱ ᱠᱷᱟᱸᱰᱟᱣ ᱢᱮ᱾ ᱭᱳ ᱜᱳ ᱚᱠᱟ ᱡᱚᱦᱚᱜ ᱫᱚ ᱟᱢ ᱞᱟᱹᱜᱤᱫ ᱦᱚᱸ ᱡᱤᱭᱚᱱ ᱠᱷᱟᱸᱰᱟᱣ ᱢᱮ᱾ ᱵᱟᱵᱟ ᱞᱟᱹᱜᱤᱫ ᱫᱟᱠᱟ ᱩᱛᱩ ᱟᱞᱮ ᱞᱟᱹᱜᱤᱫ ᱡᱚᱢ ᱧᱩᱣᱟᱜ ᱡᱚᱛᱚ ᱠᱚ ᱠᱩᱥᱤᱭᱟᱜ ᱞᱮᱠᱟᱢ ᱤᱥᱤᱱ ᱚᱠᱟ ᱡᱚᱦᱚᱜ ᱫᱚ ᱟᱢᱟᱜ ᱠᱩᱥᱤᱭᱟᱜ ᱦᱚᱸ ᱤᱥᱤᱱ ᱡᱚᱝ ᱢᱮ᱾ ᱭᱳ ᱜᱳ ᱚᱠᱟ ᱡᱚᱦᱚᱜ ᱫᱚ ᱟᱢ ᱞᱟᱹᱜᱤᱫ ᱦᱚᱸ ᱡᱤᱭᱚᱱ ᱠᱷᱟᱸᱰᱟᱣ ᱢᱮ᱾ ᱮᱴᱟᱜ ᱦᱚᱲ ᱠᱚ ᱴᱷᱮᱱ ᱫᱚ ᱥᱩᱢᱩᱝ ᱫᱤᱥ ᱦᱩᱫᱤᱥ ᱮᱴᱠᱮᱴᱚᱬᱮ ᱥᱟᱦᱟ ᱫᱟᱲᱮ ᱫᱚ ᱟᱢ ᱴᱷᱮᱱ ᱜᱮ ᱢᱮᱱᱟᱜ ᱟᱢ ᱫᱚ ᱟᱢᱟᱜ ᱮᱴᱠᱮᱴᱚᱬᱮ ᱠᱚ ᱚᱠᱟ ᱚᱠᱟ ᱡᱷᱚᱜ ᱫᱚ ᱥᱟᱦᱟᱭ ᱛᱟᱢ ᱢᱮ ᱭᱳᱜᱽ ᱚᱠᱟ ᱡᱷᱚᱜ ᱫᱚ ᱟᱢ ᱞᱟᱹᱜᱤᱫ ᱦᱚᱸ ᱡᱤᱭᱚᱱ ᱠᱷᱟᱸᱰᱟᱣ ᱢᱮ᱾ ᱡᱚᱛᱚ ᱠᱟᱹᱢᱤ ᱡᱚᱛᱚ ᱥᱟᱹᱜᱟᱹᱭ ᱮᱢ ᱯᱩᱨᱟᱹᱣ ᱠᱮᱫᱼᱟ ᱟᱭᱳ, ᱢᱤᱥᱨᱟ, ᱦᱚᱯᱚᱱ ᱮᱨᱟ, ᱡᱩᱨᱤ ᱯᱟᱹᱨᱤ, ᱜᱟᱛᱮ ᱢᱚᱱᱮ ᱠᱟᱛᱮ ᱡᱚᱛᱚᱢ ᱫᱩᱞᱟᱹᱲ ᱠᱮᱫ ᱠᱚ᱾ ᱚᱠᱟ ᱚᱠᱟ ᱡᱷᱚᱜ ᱫᱚ ᱟᱢ ᱦᱚᱸ ᱜᱟᱛᱮᱜ ᱢᱮ ᱭᱳ ᱜᱚ ᱚᱠᱟ ᱡᱷᱚᱜ ᱫᱚ ᱟᱢ ᱞᱟᱹᱜᱤᱫ ᱦᱚᱸ ᱡᱤᱭᱚᱱ ᱠᱷᱟᱸᱰᱟᱣ ᱢᱮ᱾ ᱚᱱᱟᱛᱮ ᱢᱟ ᱫᱮᱞᱟ ᱱᱚᱶᱟ ᱥᱟᱶᱦᱮᱫ ᱜᱟᱫᱮᱞ ᱨᱮᱵᱚᱱ ᱦᱤᱡᱩᱜ ᱢᱟ ᱛᱚᱵᱮ ᱮᱱᱟᱝ ᱛᱮᱛᱟᱝ ᱢᱟᱨᱛᱚᱠᱚᱜᱼᱟ᱾